ᱟᱨ ᱤᱱᱟᱹ ᱛᱟᱭᱚᱢ ᱦᱟᱸᱜ ᱫᱮᱞᱟ ᱵᱚᱱ ᱧᱮᱞᱟ ᱱᱚᱜᱼᱚᱭ ᱛᱟᱵᱚᱱ ᱥᱟᱛᱟᱢ ᱫᱚ ᱟᱨ ᱵᱟᱝᱟ ᱵᱤᱥᱚᱭ ᱫᱚ ᱛᱩᱭᱩ ᱟᱨ ᱵᱷᱮᱰᱟ ᱨᱮᱭᱟᱜ ᱠᱟᱛᱷᱟ ᱟᱵᱚ ᱵᱚᱱ ᱵᱟᱲᱟᱭ ᱟᱠᱟᱫ ᱜᱮᱭᱟ ᱟᱨ ᱵᱟᱝᱢᱟ ᱛᱩᱭᱩ ᱫᱚᱠᱚ ᱪᱮᱫ ᱞᱮᱠᱟᱱᱟ ᱟᱨ ᱵᱟᱝᱢᱟ ᱵᱷᱮᱲᱟ ᱦᱚᱸᱠᱚ ᱪᱮᱫ ᱞᱮᱠᱟᱱ ᱧᱮᱞ ᱵᱟᱲᱟ ᱟᱠᱟᱫ ᱠᱚᱣᱟ ᱵᱚᱱ ᱯᱟᱞᱮ ᱫᱮᱞᱟ ᱟᱫᱚ ᱩᱱᱠᱤᱱᱟᱜ ᱠᱟᱛᱷᱟ ᱵᱚᱱ ᱠᱟᱹᱦᱱᱤ ᱵᱚᱱ ᱟᱸᱡᱚᱢᱟ ᱟᱨ ᱵᱚᱱ ᱵᱩᱡᱷᱟᱹᱣᱟ ᱟᱨ ᱵᱚᱱ ᱵᱟᱲᱟᱭᱟ ᱫᱮᱞᱟ ᱟᱫᱚ ᱵᱷᱤᱰᱭᱳ ᱮᱛᱚᱦᱚᱵ ᱢᱟᱲᱟᱝ ᱨᱮ ᱱᱤᱭᱟᱹ ᱜᱮᱧ ᱱᱮᱦᱚᱨᱚᱜ ᱠᱟᱱᱟ ᱵᱷᱤᱰᱤᱭᱳ ᱠᱚᱫᱚ ᱢᱩᱪᱟᱹᱫ ᱵᱷᱳᱨ ᱜᱮᱵᱚᱱ ᱧᱮᱞ ᱢᱟ ᱫᱮᱞᱟ ᱛᱟᱵᱚᱱ ᱦᱚᱸ ᱢᱤᱫ ᱫᱤᱱ ᱥᱤᱢ ᱨᱟᱜ ᱚᱠᱛᱚ ᱢᱤᱫᱴᱟᱝ ᱛᱩᱭᱩ ᱵᱟᱲᱜᱮ ᱥᱮᱫ ᱮ ᱦᱮᱡ ᱞᱮᱱᱟ ᱥᱮᱛᱟ ᱫᱚ ᱩᱱᱤ ᱠᱚ ᱧᱮᱞ ᱧᱟᱢ ᱠᱮᱫᱮᱭᱟ ᱟᱫᱚ ᱵᱷᱩᱜ ᱟᱛᱮ ᱠᱚ ᱞᱟᱜᱟ ᱠᱮᱫᱮᱭᱟ᱾ ᱛᱩᱭᱩ ᱫᱚ ᱵᱚᱛᱚᱨ ᱛᱮ ᱟᱹᱰᱤ ᱡᱩᱛ ᱛᱩᱫ ᱮ ᱫᱟᱹᱲ ᱠᱮᱫᱼᱟ᱾ ᱚᱱᱛᱮ ᱨᱮ ᱢᱤᱫᱴᱟᱹᱝ ᱠᱩᱧ ᱛᱟᱦᱮᱸ ᱠᱟᱱᱟ᱾ ᱛᱩᱭᱩ ᱚᱱᱟ ᱠᱩᱧ ᱫᱚ ᱵᱟᱭ ᱛᱷᱤᱛ ᱟᱱᱟ ᱟᱨ ᱵᱟᱝᱢᱟ ᱵᱟᱭ ᱴᱷᱤᱠᱟᱹ ᱦᱟᱱᱟ ᱟᱨ ᱵᱟᱝᱢᱟ ᱵᱟᱭ ᱵᱩᱡᱷᱟᱹᱣ ᱫᱟᱲᱮᱭᱟᱫ ᱚᱸᱰᱮ ᱧᱩᱨ ᱜᱚᱫ ᱮᱱᱟ᱾ ᱦᱳᱭ ᱚᱱᱟ ᱫᱚ ᱥᱟᱹᱨᱤ ᱠᱟᱛᱷᱟ ᱜᱮ᱾ ᱡᱩᱫᱤ ᱵᱟᱵᱚ ᱴᱷᱤᱠᱟᱹ ᱠᱟᱜᱼᱟ ᱵᱟᱲᱟᱭ ᱫᱟᱲᱮᱭᱟᱜᱼᱟ ᱮᱱᱠᱷᱟᱱ ᱧᱩᱛ ᱨᱮᱫᱚ ᱦᱟᱸᱜ ᱵᱚᱱ ᱧᱩᱨᱩᱜ ᱜᱮᱭᱟ᱾ ᱟᱨ ᱛᱩᱭᱩ ᱦᱚᱸ ᱚᱱᱠᱟᱭ ᱧᱩᱨ ᱟᱠᱟᱱ ᱜᱮᱭᱟ ᱟᱵᱚ ᱦᱚᱲ ᱫᱚ ᱧᱮᱞ ᱵᱚᱱ ᱥᱮ ᱡᱟᱦᱟᱱᱟᱜ ᱦᱚᱨ ᱠᱚ ᱦᱤᱡᱩᱜ ᱥᱮᱱᱚᱜ ᱦᱚᱨ ᱠᱚᱨᱮ ᱚᱱᱮ ᱦᱚᱠᱥ ᱠᱚ ᱵᱮᱱᱟᱣ ᱟᱠᱟᱫ ᱫᱚ ᱚᱱᱟ ᱠᱚ ᱵᱟᱵᱚᱱ ᱧᱮᱞ ᱠᱟᱜ ᱠᱷᱟᱱ ᱵᱚᱱ ᱫᱷᱚᱠᱟ ᱡᱚᱝ ᱜᱮᱭᱟ ᱟᱨ ᱵᱟᱝ ᱵᱷᱤᱸᱫᱟᱹᱲᱚᱜ ᱜᱮᱭᱟ ᱚᱱᱠᱟᱜᱮ ᱱᱩᱭ ᱦᱚᱸ ᱵᱟᱭ ᱧᱮᱞ ᱟᱠᱟᱫᱼᱟ ᱡᱮᱦᱮᱛᱩ ᱚᱱᱟ ᱫᱚ ᱧᱩᱨ ᱟᱠᱟᱱ ᱜᱮᱭᱟ ᱤᱱᱟᱹ ᱛᱟᱭᱚᱢ ᱥᱮᱛᱟ ᱠᱚᱫᱚ ᱟᱫᱚ ᱛᱩᱭᱩ ᱛᱮᱫ ᱵᱟᱠᱚ ᱧᱮᱞ ᱧᱟᱢ ᱞᱮᱫᱮ ᱠᱷᱟᱱ ᱚᱸᱰᱮ ᱠᱷᱚᱱ ᱫᱚᱠᱚ ᱨᱩᱣᱟᱹᱲ ᱮᱱᱟ ᱛᱩᱭᱩ ᱫᱚ ᱥᱮᱛᱟ ᱴᱷᱮᱱ ᱠᱷᱚᱱ ᱫᱚᱭ ᱵᱟᱧᱪᱟᱣ ᱮᱱᱟ ᱢᱮᱱᱠᱷᱟᱱ ᱠᱩᱧ ᱠᱷᱚᱱ ᱫᱚ ᱵᱟᱭ ᱨᱟᱠᱟᱵ ᱫᱟᱲᱮᱭᱟᱫᱼᱟ ᱚᱸᱰᱮ ᱚᱱᱟ ᱠᱩᱧ ᱫᱟᱜ ᱨᱮ ᱪᱟᱯᱮ ᱠᱟᱛᱮ ᱛᱟᱦᱮᱸᱭᱮᱱᱟ ᱦᱳᱭ ᱚᱸᱰᱮ ᱠᱷᱚᱱ ᱵᱟᱭ ᱚᱰᱚᱠ ᱫᱟᱲᱮᱭᱟᱜ ᱠᱷᱟᱱ ᱪᱟᱯᱮ ᱨᱮ ᱛᱟᱦᱮᱸᱭᱮᱱᱟ ᱱᱚᱜᱼᱚᱭ ᱱᱟᱦᱟᱜ ᱛᱟᱵᱚᱱ ᱚᱱᱟ ᱚᱠᱟᱨᱮ ᱱᱟᱦᱟᱜ ᱦᱩᱭ ᱟᱠᱟᱱᱟ ᱟᱨ ᱵᱟᱝ ᱚᱱᱟ ᱠᱤᱱ ᱞᱟᱹᱭ ᱟᱠᱟᱫ ᱱᱟᱦᱟᱜ ᱩᱱᱤ ᱫᱚ ᱱᱟᱦᱟᱜ ᱛᱩᱭᱩ ᱠᱟᱱᱟᱭ ᱩᱱᱤ ᱫᱚ ᱱᱟᱦᱟᱜ ᱛᱟᱵᱚᱱ ᱵᱷᱮᱰᱟ ᱠᱟᱱᱟᱭ ᱵᱷᱮᱰᱟ ᱵᱷᱮᱰᱟ ᱵᱷᱮᱰᱟ ᱱᱟᱦᱟᱜ ᱠᱩᱧ ᱠᱟᱱᱟ ᱱᱚᱜᱼᱚ ᱱᱚᱝᱠᱟᱛᱮ ᱛᱟᱵᱚᱱ ᱤᱱᱟᱹ ᱛᱟᱭᱚᱢ ᱵᱚᱱ ᱧᱮᱞᱟ ᱥᱮᱛᱟᱜ ᱮᱱ ᱠᱷᱟᱱ ᱢᱤᱫᱴᱟᱹᱝ ᱵᱷᱮᱲᱟ ᱚᱱᱰᱮ ᱥᱮᱴᱮᱨ ᱮᱱᱟ᱾ ᱠᱩᱧ ᱟᱲᱮ ᱨᱮᱭᱟᱜ ᱛᱟᱥᱟᱫ ᱟᱹᱛᱤᱧ ᱟᱹᱛᱤᱧ ᱟᱫᱚ ᱠᱩᱧ ᱫᱟᱜ ᱮ ᱩᱭᱩᱝ ᱜᱚᱫ ᱠᱮᱫᱼᱟ᱾ ᱵᱷᱮᱲᱟ ᱢᱟᱵᱚᱱ ᱵᱟᱰᱟᱭ ᱜᱮᱭᱟ ᱡᱟᱦᱟᱸ ᱨᱮᱜᱮ ᱛᱟᱥᱟᱫ ᱛᱟᱹᱱᱤᱡ ᱠᱚ ᱧᱮᱞ ᱠᱮᱫ ᱠᱷᱟᱱ ᱵᱩᱜᱤ ᱵᱟᱹᱲᱤᱡ ᱵᱟᱝ ᱩᱭᱦᱟᱹᱨ ᱟᱛᱮ ᱥᱮᱱᱚᱜ ᱜᱮᱭᱟ ᱠᱚ ᱧᱮᱞ ᱛᱚᱨᱟᱭᱟ ᱠᱚ ᱥᱮᱱᱚᱜ ᱥᱮᱴᱮᱨᱚᱜ ᱜᱮᱭᱟ ᱠᱚ᱾ ᱤᱱᱟᱹ ᱛᱟᱭᱚᱢ ᱠᱷᱟᱱ ᱜᱮ ᱛᱩᱭᱩ ᱢᱮᱱ ᱜᱚᱫ ᱠᱮᱜᱼᱟ ᱪᱮᱫ ᱮᱢ ᱩᱭᱩᱝᱮᱫ ᱟ ᱵᱚᱭᱦᱟ ᱫᱮᱞᱟ ᱞᱚᱜ ᱫᱮᱞᱟ ᱫᱚᱱ ᱟᱬᱜᱚᱱ ᱢᱮ ᱱᱚᱰᱮᱱᱟᱜ ᱫᱟᱜ ᱜᱩᱲ ᱞᱮᱠᱟ ᱦᱮᱲᱮᱢᱟ ᱤᱧ ᱢᱟ ᱧᱩ ᱛᱮᱦᱚᱸ ᱵᱟᱹᱧ ᱵᱷᱟᱜᱟᱜ ᱠᱟᱱᱟ ᱵᱷᱮᱲᱟ ᱢᱮᱱ ᱜᱚᱫ ᱠᱮᱜᱼᱟᱭ ᱥᱟᱹᱨᱤ ᱜᱮ ᱟᱫᱚ ᱵᱷᱮᱰᱟ ᱫᱚᱭ ᱵᱚᱠᱟ ᱫᱷᱟᱨᱟ ᱜᱮᱫᱚ ᱛᱩᱭᱩ ᱢᱮᱱ ᱜᱚᱫ ᱠᱮᱫᱼᱟ ᱥᱟᱹᱨᱤᱜᱮ ᱟᱢ ᱫᱚᱢ ᱜᱟᱛᱮ ᱠᱟᱱ ᱛᱤᱧᱟᱹ ᱚᱱᱟᱛᱤᱧ ᱞᱟᱹᱭᱟᱢ ᱠᱟᱱᱟ ᱡᱟᱦᱟᱸᱭ ᱫᱚ ᱦᱩᱱᱟᱹᱝ ᱵᱟᱹᱧ ᱞᱟᱹᱭ ᱟᱠᱚᱣᱟ ᱫᱮᱞᱟ ᱞᱚᱜᱚᱱ ᱟᱬᱜᱚᱱ ᱢᱮ ᱵᱷᱮᱲᱟ ᱫᱚ ᱵᱩᱜᱤ ᱵᱟᱹᱲᱤᱡ ᱪᱮᱫ ᱦᱚᱸ ᱵᱟᱭ ᱩᱭᱦᱟᱹᱨ ᱟᱹᱪᱩᱨ ᱠᱟᱛᱮ ᱩᱱᱤ ᱛᱩᱭᱩᱣᱟᱜ ᱯᱟᱹᱥᱭᱟᱹᱨᱟ ᱠᱟᱛᱷᱟ ᱟᱨ ᱵᱟᱝᱢᱟ ᱥᱤᱵᱤᱞ ᱥᱤᱵᱤᱞ ᱠᱟᱛᱷᱟ ᱡᱟᱦᱟᱸ ᱱᱟᱦᱟᱜ ᱚᱱᱟ ᱠᱩᱲᱤ ᱛᱟᱠᱚ ᱚᱱᱟ ᱪᱷᱚᱲᱚᱱᱟ ᱠᱟᱛᱷᱟ ᱛᱟᱠᱚ ᱛᱮ ᱠᱟᱛᱷᱟ ᱛᱮ ᱫᱚᱱ ᱟᱬᱜᱚ ᱜᱚᱫ ᱮᱱᱟ ᱟᱫᱚ ᱛᱩᱭᱩ ᱯᱟᱱᱛᱮ ᱨᱮ ᱪᱟᱯᱮᱭᱮᱱ ᱠᱷᱟᱱ ᱜᱮ ᱛᱩᱭᱩ ᱫᱚ ᱵᱷᱮᱲᱟ ᱫᱮᱭᱟ ᱨᱮᱭ ᱫᱮᱡ ᱜᱚᱫ ᱮᱱᱟ᱾ ᱚᱸᱰᱮ ᱠᱷᱚᱱ ᱮ ᱫᱚᱱ ᱜᱚᱫ ᱠᱮᱜᱼᱟ ᱜᱷᱩᱴᱩ ᱛᱮ ᱦᱳᱭ ᱵᱷᱮᱲᱟ ᱡᱟᱛᱮ ᱚᱲᱟᱜ ᱟᱡ ᱫᱚᱱ ᱜᱚᱫ ᱠᱟᱜᱼᱟᱭ ᱛᱩᱭᱩ ᱯᱟᱱᱛᱮ ᱨᱮᱜᱮ ᱛᱟᱦᱮᱸᱭᱮᱱᱟᱭ ᱟᱨ ᱵᱟᱝᱢᱟᱭ ᱪᱟᱯᱮᱭᱮᱱᱟᱭ ᱢᱮᱱᱠᱷᱟᱱ ᱛᱩᱭᱩ ᱫᱚ ᱟᱡᱟᱜ ᱫᱮᱭᱟ ᱨᱮ ᱫᱚᱱ ᱜᱚᱫ ᱟᱛ- ᱫᱚᱱ ᱞᱮᱵᱮᱫ ᱟᱛᱮ ᱜᱷᱩᱴᱩ ᱛᱮ ᱫᱚᱱ ᱚᱰᱚᱠᱮᱱᱟ ᱟᱫᱚ ᱥᱤᱞᱚᱢ ᱯᱟᱴᱮ ᱫᱟᱹᱲ ᱠᱮᱫᱼᱟ ᱵᱤᱨ ᱥᱮᱫ ᱵᱚᱨᱚᱛᱮ ᱮᱱᱟᱝ ᱧᱤᱫᱟᱹ ᱠᱷᱚᱱ ᱥᱤᱢ ᱨᱟᱜ ᱠᱷᱚᱱ ᱵᱚᱨᱚᱛᱮ ᱢᱮᱱᱟᱭᱟ ᱮᱱᱠᱷᱟᱱ ᱫᱚ ᱚᱰᱚᱠ ᱮᱱᱟᱭ ᱡᱮᱦᱮᱛᱩ ᱡᱤᱭᱚᱱ ᱵᱟᱧᱪᱟᱣ ᱞᱮᱠᱟ ᱵᱩᱡᱷᱟᱹᱣ ᱠᱮᱫ ᱠᱷᱟᱱ ᱢᱟ ᱟᱹᱰᱤ ᱥᱟᱫᱚᱢ ᱯᱟᱴᱚᱢ ᱫᱟᱹᱲ ᱜᱮᱭᱟ ᱦᱚᱲ ᱛᱚ ᱦᱚᱲ ᱵᱚᱱ ᱧᱮᱞ ᱟᱠᱟᱫ ᱠᱚ ᱜᱮᱭᱟ ᱱᱩᱭ ᱢᱟ ᱟᱨ ᱜᱮ ᱥᱮᱭᱟᱱ ᱛᱩᱭᱩ ᱠᱟᱱᱟᱭ ᱵᱷᱮᱰᱟ ᱫᱚ ᱚᱸᱰᱮ ᱜᱮ ᱩᱰᱩᱰᱩᱵᱩᱡ ᱩᱱᱩᱢ ᱜᱚᱡ ᱮᱱᱟᱭ ᱛᱩᱭᱩ ᱥᱮᱭᱟᱱᱟ ᱚᱱᱟᱛᱮᱭ ᱵᱟᱧᱪᱟᱣ ᱮᱱᱟ ᱵᱷᱮᱰᱟ ᱫᱚᱭ ᱚᱸᱰᱚᱭᱮᱱᱟ ᱚᱱᱟᱛᱮᱭ ᱜᱚᱡ ᱮᱱᱟ ᱟᱫᱚ ᱱᱚᱰᱮ ᱵᱚᱱ ᱴᱷᱤᱠᱟᱹ ᱫᱟᱲᱮᱭᱟᱜ ᱠᱟᱱ ᱜᱮᱭᱟ ᱞᱟᱹᱭ ᱨᱮᱠᱚ ᱞᱟᱹᱭᱟ ᱛᱩᱭᱩ ᱫᱚᱠᱚ ᱥᱮᱭᱟᱱᱟ ᱟᱹᱰᱤ ᱛᱮᱫ ᱠᱚ ᱥᱮᱭᱟᱱᱟ ᱞᱟᱹᱭᱟᱠᱚ ᱟᱨ ᱩᱲᱤᱭᱟᱹ ᱠᱚᱛᱮ ᱦᱚᱸ ᱵᱤᱞᱣᱟ ᱵᱚᱲᱚ ᱪᱚᱛᱩᱨᱚ ᱯᱚᱭᱰᱚ ᱵᱚᱲᱚ ᱢᱚᱫᱷᱩᱨᱚ ᱚᱱᱠᱟᱜᱮ ᱵᱷᱮᱰᱟ ᱫᱚ ᱵᱩᱜᱤ ᱵᱟᱹᱲᱤᱡ ᱵᱟᱭ ᱩᱭᱦᱟᱹᱨ ᱞᱟᱜᱼᱟ ᱠᱟᱛᱷᱟ ᱦᱚᱲᱟᱜ ᱠᱟᱛᱷᱟ ᱨᱮ ᱟᱨ ᱵᱟᱝᱢᱟ ᱛᱩᱭᱩᱣᱟᱜ ᱠᱟᱛᱷᱟ ᱨᱮ ᱵᱷᱩᱞᱟᱹᱣᱮᱱ ᱛᱮ

ᱟᱫᱚ ᱱᱚᱣᱟ ᱥᱟᱛᱟᱢ ᱫᱚ ᱦᱟᱸᱜ ᱱᱚᱰᱮ ᱜᱮ ᱢᱩᱪᱟᱹᱫ ᱟᱠᱟᱱᱟ ᱤᱧ ᱢᱩᱪᱟᱹᱫᱮᱜᱼᱟ ᱱᱤᱭᱟᱹ ᱛᱟᱭᱚᱢ ᱦᱟᱸᱜ ᱵᱟᱨᱭᱟ ᱵᱷᱮᱲᱟ ᱦᱟᱜ ᱠᱟᱛᱷᱟ ᱱᱟᱜ ᱟᱹᱜᱩ ᱟᱛᱮ ᱞᱤᱧ ᱦᱤᱡᱩᱜᱼᱟ ᱟᱫᱚ ᱵᱷᱤᱰᱭᱳ ᱵᱚᱱ ᱠᱩᱥᱤᱭᱟᱜ ᱠᱷᱟᱱ ᱞᱟᱭᱤᱠ ᱠᱟᱜᱼᱟ ᱵᱚᱱ ᱟᱨ ᱜᱟᱛᱮ ᱠᱚ ᱴᱷᱮᱱ ᱵᱚᱱ ᱥᱮᱭᱟᱨᱟ ᱟᱨ ᱥᱟᱥᱠᱨᱟᱭᱤᱵ ᱠᱟᱜᱼᱟ ᱵᱚᱱ ᱤᱱᱟᱹ ᱫᱚ ᱡᱟᱦᱟᱸ ᱛᱤᱨᱮ ᱵᱷᱤᱰᱭᱳ ᱠᱚᱞᱤᱧ ᱟᱲᱟᱜᱟ ᱟᱨ ᱵᱟᱝ ᱞᱤᱧ ᱵᱮᱱᱟᱣᱟ ᱚᱱᱟ ᱫᱚ ᱟᱵᱚ ᱠᱚᱴᱷᱮᱱ ᱜᱮ ᱢᱟᱲᱟᱝ ᱥᱮᱴᱮᱨᱚᱜᱼᱟ ᱞᱚᱜᱚᱱ ᱥᱮᱴᱮᱨᱚᱜᱼᱟ ᱟᱨ ᱵᱷᱤᱰᱤᱭᱳ ᱛᱟᱞᱟ ᱠᱚᱨᱮ ᱚᱠᱟ ᱠᱚᱨᱮ ᱡᱩᱫᱤ ᱟᱵᱚ ᱵᱩᱡᱷᱟᱹᱣ ᱫᱟᱲᱮᱭᱟᱜᱼᱟ ᱟᱵᱚ ᱵᱩᱡᱷᱟᱹᱣ ᱫᱟᱲᱮᱭᱟᱜᱼᱟ ᱮᱱᱠᱷᱟᱱ ᱫᱚ ᱠᱚᱢᱮᱱᱴ ᱥᱮᱠᱥᱚᱱ ᱨᱮᱵᱚᱱ ᱞᱟᱹᱭᱟ ᱢᱟ ᱟᱫᱚ ᱛᱮᱦᱮᱧ ᱞᱟᱹᱜᱤᱫ ᱫᱚ ᱱᱤᱱᱟᱹᱜ ᱜᱮ ᱱᱚᱰᱮ ᱜᱮ ᱤᱧ ᱢᱩᱪᱟᱹᱫᱮᱜᱼᱟ